ᱡᱚᱦᱟᱨ ᱥᱟᱱᱟᱢ ᱠᱚ ᱮᱞᱮᱢ ᱚᱯᱷᱤᱥᱤᱭᱟᱞ ᱨᱮ ᱢᱮᱱ ᱫᱚ ᱟᱨᱦᱚᱸ ᱢᱤᱫᱴᱟᱝ ᱵᱷᱤᱰᱤᱭᱳ ᱟᱛᱮ ᱟᱯᱮ ᱠᱚ ᱥᱟᱢᱟᱝ ᱨᱮ ᱦᱮᱡ ᱮᱱᱟ ᱢᱮᱱ ᱩᱛᱛᱚᱨ ᱫᱤᱱᱟᱡᱽᱯᱩᱨ ᱪᱳᱯᱲᱟ ᱨᱮᱱᱟᱜ ᱡᱟᱦᱟᱸ ᱜᱷᱚᱴᱚᱱ ᱠᱟᱱᱟ ᱚᱱᱟ ᱨᱮᱱᱟᱜ ᱡᱟᱦᱟᱸ ᱵᱤᱵᱟᱫ ᱚᱱᱟ ᱨᱮᱱᱟᱜ ᱡᱟᱦᱟᱸ ᱠᱚᱱᱴᱨᱳᱵᱷᱟᱨᱥᱤ ᱚᱱᱟ ᱛᱷᱩᱠᱩᱢᱚ ᱨᱮᱱᱟᱜ ᱧᱩᱛᱩᱢ ᱜᱮ ᱵᱟᱭ ᱦᱟᱛᱟᱣ ᱮᱫᱟ ᱢᱤᱫᱴᱟᱝ ᱛᱟᱭᱚᱢ ᱢᱤᱫᱴᱟᱝ ᱠᱟᱛᱷᱟ ᱥᱟᱢᱟᱝ ᱨᱮ ᱦᱤᱡᱩᱜᱚᱜ ᱠᱟᱱ ᱜᱮᱭᱟ ᱴᱷᱤᱠ ᱚᱱᱠᱟ ᱜᱮ ᱟᱨᱦᱚᱸ ᱢᱤᱫᱴᱟᱝ ᱠᱟᱛᱷᱟ ᱥᱟᱢᱟᱝ ᱨᱮ ᱦᱮᱡ ᱮᱱᱟ ᱢᱮᱱ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱵᱟᱵᱚᱫ ᱛᱮ ᱟᱨ ᱚᱱᱟ ᱵᱟᱵᱚᱫ ᱛᱮᱵᱚᱱ ᱪᱟᱨᱪᱟᱭᱟ ᱥᱟᱶ ᱛᱟᱦᱮᱱ ᱯᱮ ᱵᱟᱝ ᱵᱤᱞᱚᱢ ᱠᱟᱛᱮ ᱪᱚᱞᱚ ᱵᱚᱱ ᱮᱦᱚᱵ ᱞᱮᱜᱮ ᱢᱮᱱᱫᱚ ᱪᱳᱯᱲᱟ ᱨᱮᱱᱟᱜ ᱡᱟᱦᱟᱸ ᱜᱩᱞᱤ ᱜᱷᱚᱴᱚᱱ ᱡᱟᱦᱟᱸ ᱪᱟ ᱵᱟᱜᱟᱱ ᱠᱷᱚᱱ ᱟᱹᱫᱤᱢ ᱠᱚ ᱞᱟᱜᱟ ᱴᱟᱺᱰᱤ ᱨᱮᱱᱟᱜ ᱠᱟᱛᱷᱟ ᱥᱟᱢᱟᱝ ᱟᱠᱟᱱ ᱛᱟᱦᱮᱸᱫ ᱚᱱᱟ ᱪᱟ ᱵᱟᱜᱟᱱ ᱨᱮᱱ ᱡᱟᱦᱟᱸᱭ ᱟᱹᱫᱤᱵᱟᱹᱥᱤ ᱠᱚ ᱜᱩᱞᱤ ᱦᱚᱪᱚᱭᱮᱱᱟ ᱚᱲᱟᱜ ᱠᱚ ᱡᱮᱴ ᱠᱮᱫ ᱛᱟᱠᱚᱣᱟ ᱱᱤᱛ ᱩᱱᱠᱩ ᱞᱟᱹᱭ ᱜᱟᱱᱚᱜᱼᱟ ᱦᱟᱱᱛᱮ ᱱᱟᱛᱮ ᱪᱷᱤᱝ ᱪᱷᱟᱹᱛᱩᱨ ᱟᱠᱟᱱᱟ ᱢᱮᱱᱠᱷᱟᱱ ᱱᱚᱣᱟ ᱠᱚ ᱵᱟᱵᱚᱛ ᱛᱮ ᱟᱭᱢᱟ ᱠᱟᱛᱷᱟ ᱛᱩᱞᱟᱹ ᱡᱚᱠᱷᱟ ᱚᱠᱛᱚ ᱨᱮ ᱟᱹᱫᱤᱵᱟᱹᱥᱤ ᱥᱮᱸᱜᱮᱞ ᱚᱵᱷᱤᱡᱟᱱ ᱪᱟᱹᱲᱤᱭᱟᱹ ᱠᱩᱱ ᱥᱮᱫ ᱠᱷᱚᱱ ᱫᱳᱥᱤ ᱞᱮᱠᱟ ᱜᱮ ᱞᱟᱹᱭ ᱜᱟᱱᱚᱜᱚᱜᱼᱟ ᱡᱮ ᱧᱮᱞ ᱧᱟᱢᱚᱜᱚᱜ ᱠᱟᱱᱟ ᱪᱮᱫᱟᱜ ᱥᱮ ᱩᱱᱤᱭᱟᱜ ᱠᱳᱱᱳ ᱯᱨᱚᱛᱤᱠᱨᱤᱭᱟ ᱦᱚᱸ ᱵᱟᱝ ᱧᱟᱢ ᱟᱠᱟᱱᱟ ᱟᱨ ᱴᱷᱤᱠ ᱱᱚᱝᱠᱟᱱ ᱚᱠᱛᱚ ᱨᱮᱜᱮ ᱟᱹᱫᱤᱵᱟᱹᱥᱤ ᱥᱮᱸᱜᱮᱞ ᱚᱵᱷᱤᱡᱟᱱ ᱟᱨᱦᱚᱸ ᱢᱤᱫᱴᱟᱝ ᱟᱭᱟᱜ ᱥᱴᱮᱯ ᱮ ᱦᱟᱛᱟᱣ ᱠᱟᱫᱟ ᱡᱟᱦᱟᱸ ᱥᱴᱮᱯ ᱠᱷᱟᱹᱛᱤᱨ ᱛᱮ ᱟᱨᱦᱚᱸ ᱢᱤᱫᱴᱟᱝ ᱠᱩᱠᱞᱤ ᱨᱟᱠᱟᱵ ᱮᱱᱟ ᱢᱮᱱᱫᱚ ᱞᱟᱦᱟ ᱛᱮᱜᱮ ᱢᱤᱫᱴᱟᱝ ᱠᱩᱠᱞᱤ ᱨᱟᱠᱟᱵ ᱟᱠᱟᱱ ᱛᱟᱦᱮᱸᱫ ᱡᱮ ᱩᱱᱟᱹᱜ ᱜᱟᱱ ᱦᱚᱲ ᱠᱚ ᱜᱩᱞᱤ ᱦᱚᱪᱚᱭᱮᱱᱟ ᱩᱱᱟᱹᱜ ᱜᱟᱱ ᱦᱚᱲᱟᱜ ᱚᱲᱟᱜ ᱡᱮᱨᱮᱫ ᱮᱱᱟ ᱚᱲᱟᱜ ᱠᱷᱚᱱᱟᱜ ᱠᱚ ᱪᱷᱩᱰᱟᱹᱨ ᱮᱱᱟ ᱢᱮᱱᱠᱷᱟᱱ ᱟᱹᱫᱤᱵᱟᱹᱥᱤ ᱥᱮᱸᱜᱮᱞ ᱚᱵᱷᱤᱡᱟᱱ ᱵᱟᱭ ᱥᱮᱴᱮᱨ ᱞᱮᱱᱟ ᱥᱟᱱᱟᱢ ᱠᱚ ᱥᱮᱴᱮᱨ ᱮᱱᱟ ᱠᱷᱟᱹᱞᱤ ᱟᱹᱫᱤᱵᱟᱹᱥᱤ ᱥᱮᱸᱜᱮᱞ ᱚᱵᱷᱤᱡᱟᱱ ᱵᱟᱭ ᱥᱮᱴᱮᱨ ᱞᱮᱱᱟ ᱚᱱᱟ ᱠᱩᱠᱞᱤ ᱢᱟ ᱛᱟᱦᱮᱸ ᱟᱠᱟᱱ ᱜᱮ ᱴᱷᱤᱠ ᱚᱱᱠᱟ ᱜᱮ ᱟᱨᱦᱚᱸ ᱢᱤᱫᱴᱟᱝ ᱱᱚᱰᱮ ᱠᱩᱠᱞᱤ ᱦᱮᱡ ᱮᱱᱟ ᱢᱮᱱ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱥᱟᱱᱛᱟᱞᱤ ᱢᱤᱰᱤᱭᱟ ᱪᱮᱱᱮᱞ ᱡᱟᱦᱟᱸᱭ ᱠᱚᱠᱚ ᱛᱟᱦᱮᱸ ᱟᱠᱟᱱᱟ ᱢᱮᱱ ᱫᱚ ᱮᱥ ᱮᱱ ᱵᱤ ᱛᱟᱦᱮᱸ ᱟᱠᱟᱱᱟᱭ ᱫᱤᱱᱟᱹᱢ ᱠᱷᱚᱵᱚᱨᱮ ᱛᱟᱦᱮᱸ ᱟᱠᱟᱱᱟ ᱚᱱᱠᱟ ᱜᱮ ᱦᱳ ᱥᱟᱱᱛᱟᱞᱤ ᱱᱤᱭᱩᱡᱽ ᱦᱚᱸᱭ ᱛᱟᱦᱮᱸ ᱟᱠᱟᱱᱟ ᱱᱩᱠᱩ ᱠᱚᱭ ᱠᱮᱥ ᱟᱠᱟᱫ ᱠᱚᱣᱟᱭ ᱡᱮ ᱵᱟᱝᱢᱟ ᱟᱹᱫᱤᱵᱟᱹᱥᱤ ᱥᱮᱸᱜᱮᱞ ᱚᱵᱷᱤᱡᱟᱱᱟᱜ ᱧᱩᱛᱩᱢ ᱱᱩᱠᱩ ᱠᱚ ᱵᱟᱹᱲᱤᱡ ᱮᱫᱟ ᱥᱮ ᱠᱚ ᱵᱚᱫᱱᱟᱢᱮ ᱠᱟᱱᱟ ᱢᱮᱱᱠᱷᱟᱱ ᱠᱟᱛᱷᱟ ᱱᱚᱰᱮ ᱠᱟᱱᱟ ᱡᱮ ᱢᱤᱫᱴᱟᱝ ᱱᱤᱭᱩᱡ ᱪᱮᱱᱮᱞ ᱟᱜ ᱠᱟᱹᱢᱤ ᱜᱮ ᱠᱟᱱ ᱛᱟᱭᱟ ᱡᱚᱛᱚ ᱞᱮᱠᱟᱱᱟᱜ ᱠᱷᱚᱵᱚᱨ ᱥᱟᱵ ᱨᱟᱠᱟᱵ ᱚᱱᱟᱛᱮ ᱚᱠᱚᱭ ᱵᱚᱫᱱᱟᱢᱚᱜᱼᱟ ᱵᱟᱭ ᱵᱚᱫᱱᱟᱢᱚᱜᱼᱟ ᱱᱚᱣᱟ ᱫᱚ ᱢᱤᱫᱴᱟᱝ ᱱᱤᱭᱩᱡ ᱪᱮᱱᱮᱞ ᱵᱟᱭ ᱧᱮᱞᱟ ᱟᱨᱦᱚᱸ ᱢᱤᱫᱴᱟᱝ ᱢᱟᱨᱟᱝ ᱠᱟᱛᱷᱟ ᱦᱩᱭᱩᱜᱚᱜ ᱠᱟᱱᱟ ᱡᱮ ᱚᱱᱟ ᱱᱤᱭᱩᱡ ᱪᱮᱱᱮᱞ ᱨᱮ ᱟᱯᱮ ᱵᱚᱫᱱᱟᱢ ᱨᱮᱱᱟᱜ ᱥᱮ ᱟᱹᱫᱤᱵᱟᱹᱥᱤ ᱥᱮᱸᱜᱮᱞ ᱚᱵᱷᱤᱡᱟᱱ ᱵᱚᱫᱱᱟᱢ ᱨᱮᱱᱟᱜ ᱠᱟᱛᱷᱟ ᱚᱠᱚᱭᱮ ᱢᱮᱱᱫᱟ ᱱᱤᱭᱩᱡ ᱪᱮᱱᱮᱞᱮ ᱢᱮᱱᱫᱟ ᱥᱮ ᱟᱨᱦᱚᱸ ᱮᱴᱟᱜ ᱡᱟᱦᱟᱸᱭ ᱦᱚᱲ ᱠᱚ ᱢᱮᱢᱮᱱ ᱠᱟᱱᱟ ᱟᱯᱮ ᱨᱮᱱ ᱮᱠᱥ ᱠᱚ ᱦᱩᱭ ᱫᱟᱲᱮᱭᱟᱜᱼᱟ ᱥᱮ ᱟᱯᱮ ᱨᱮᱱ ᱜᱟᱶᱛᱟ ᱨᱮᱱ ᱠᱚ ᱦᱩᱭ ᱫᱟᱲᱮᱭᱟᱜᱼᱟ ᱥᱮ ᱫᱤᱥᱚᱢ ᱨᱮᱱ ᱦᱚᱲ ᱠᱚ ᱢᱮᱱ ᱫᱟᱲᱮᱭᱟᱜᱼᱟ ᱡᱚᱛᱚ ᱦᱚᱲᱟᱜ ᱜᱮ ᱵᱟᱠ ᱥᱟᱫᱷᱤᱱᱚᱛᱟ ᱢᱮᱱᱟᱜ ᱟᱠᱟᱫᱟ ᱟᱨ ᱱᱚᱣᱟ ᱢᱤᱰᱤᱭᱟᱣᱟᱜ ᱦᱚᱸ ᱱᱚᱣᱟ ᱜᱮ ᱥᱟᱫᱷᱤᱱᱚᱛᱟ ᱢᱮᱱᱟᱜ ᱟᱠᱟᱫ ᱛᱟᱭᱟ ᱵᱟᱠ ᱥᱟᱫᱷᱤᱱᱚᱛᱟ ᱡᱩᱫᱤ ᱚᱱᱟᱛᱮ ᱟᱹᱫᱤᱵᱟᱹᱥᱤ ᱥᱮᱸᱜᱮᱞ ᱚᱵᱷᱤᱡᱟᱱᱟᱜ ᱢᱚᱱᱮ ᱦᱩᱭᱩᱜᱼᱟ ᱡᱮ ᱵᱚᱫᱱᱟᱢ ᱟᱠᱟᱱᱟ ᱮᱱᱛᱮ ᱠᱷᱟᱱ ᱡᱟᱦᱟᱸᱭ ᱠᱚ ᱢᱮᱱ ᱟᱠᱟᱫᱟ ᱡᱟᱦᱟᱸᱭ ᱠᱚᱣᱟᱜ ᱠᱟᱛᱷᱟ ᱪᱮᱛᱟᱱ ᱨᱮ ᱴᱮᱦᱟᱴ ᱠᱟᱛᱮ ᱵᱟᱹᱠᱤ ᱢᱤᱰᱤᱭᱟ ᱪᱮᱱᱮᱞ ᱠᱚᱦᱚᱸ ᱠᱚ ᱢᱮᱱ ᱮᱫᱟ ᱡᱮ ᱟᱹᱫᱤᱵᱟᱹᱥᱤ ᱥᱮᱸᱜᱮᱞ ᱚᱵᱷᱤᱡᱟᱱ ᱱᱚᱝᱠᱟ ᱦᱟᱝᱠᱟ ᱚᱱᱟ ᱫᱚ ᱩᱱᱠᱩ ᱦᱚᱲᱟᱜ ᱠᱟᱛᱷᱟ ᱪᱮᱛᱟᱱ ᱨᱮ ᱴᱮᱦᱟᱴ ᱠᱟᱛᱮ ᱜᱮ ᱟᱢ ᱞᱟᱦᱟ ᱞᱟᱜᱟᱣ ᱢᱮᱭᱟ ᱥᱮ ᱩᱱᱠᱩ ᱦᱚᱲᱟᱜ ᱠᱟᱛᱷᱟ ᱪᱮᱛᱟᱱ ᱨᱮᱜᱮ ᱢᱤᱫᱴᱟᱝ ᱢᱤᱰᱤᱭᱟ ᱪᱮᱱᱮᱞ ᱮ ᱮᱱᱟᱞᱤᱥᱤᱥ ᱮᱫᱟ ᱟᱨ ᱚᱱᱟ ᱞᱮᱠᱟᱨᱮ ᱡᱩᱫᱤ ᱠᱮᱥ ᱡᱟᱦᱟᱸᱭ ᱦᱩᱭᱩᱜᱚᱜ ᱜᱮᱭᱟ ᱮᱱᱠᱷᱟᱱ ᱩᱱᱤ ᱦᱚᱲ ᱠᱮᱥ ᱟᱭ ᱞᱟᱹᱠᱛᱤ ᱠᱟᱱᱟ ᱢᱮᱱᱠᱷᱟᱱ ᱪᱮᱫᱟᱜ ᱵᱟᱝ ᱦᱩᱭᱩᱜᱚᱜ ᱠᱟᱱᱟ ᱠᱩᱠᱞᱤ ᱛᱚ ᱨᱟᱠᱟᱵ ᱜᱮᱭᱟ ᱱᱚᱰᱮ ᱯᱮᱭᱟ ᱯᱮᱭᱟ ᱥᱟᱱᱛᱟᱞᱤ ᱢᱤᱰᱤᱭᱟ ᱪᱮᱱᱮᱞ ᱡᱟᱦᱟᱸ ᱨᱮᱫᱚ ᱟᱹᱫᱤᱵᱟᱹᱥᱤ ᱥᱮᱸᱜᱮᱞ ᱚᱵᱷᱤᱡᱟᱱᱮ ᱠᱮᱥ ᱟᱠᱚ ᱱᱚᱜᱼᱚ ᱱᱚᱣᱟ ᱵᱟᱵᱚᱫ ᱛᱮᱜᱮ ᱟᱨᱦᱚᱸ ᱢᱤᱫᱴᱟᱝ ᱠᱟᱛᱷᱟ ᱢᱮᱱᱫᱚ ᱱᱚᱣᱟ ᱞᱟᱦᱟᱨᱮ ᱟᱹᱫᱤᱵᱟᱹᱥᱤ ᱥᱮᱸᱜᱮᱞ ᱚᱵᱷᱤᱡᱟᱱ ᱢᱤᱫᱴᱟᱝ ᱠᱟᱜᱚᱡᱽ ᱥᱟᱠᱟᱢᱮ ᱩᱪᱷᱟᱹᱱ ᱟᱠᱟᱫ ᱛᱟᱦᱮᱸᱫ ᱡᱟᱦᱟᱸ ᱠᱟᱜᱚᱡᱽ ᱥᱟᱠᱟᱢ ᱨᱮ ᱵᱤᱜᱽᱜᱚᱯᱛᱤ ᱟᱠᱟᱨᱛᱮ ᱢᱮᱱᱫᱚ ᱧᱮᱛᱮᱞ ᱥᱟᱠᱟᱢ ᱡᱟᱦᱟᱸ ᱨᱮ ᱚᱸᱰᱮ ᱟᱭᱢᱟ ᱜᱚᱴᱟᱝ ᱯᱚᱭᱮᱱᱴ ᱮ ᱫᱚᱦᱚ ᱟᱠᱟᱫᱟ ᱟᱨ ᱡᱟᱦᱟᱸ ᱢᱩᱫᱽᱨᱮ ᱱᱩᱠᱩ ᱫᱩᱨᱜᱟ ᱢᱩᱨᱢᱩ ᱞᱚᱯᱥᱟ ᱮᱢᱟᱱ ᱡᱟᱦᱟᱸᱭ ᱠᱚ ᱠᱟᱱᱟ ᱠᱚ ᱱᱩᱠᱩ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱥᱟᱞᱟᱜ ᱠᱳᱱᱳ ᱨᱚᱠᱚᱢ ᱩᱱᱠᱩᱣᱟᱜ ᱥᱟᱹᱜᱟᱹᱭ ᱵᱟᱹᱱᱩᱜ ᱟᱠᱟᱫ ᱛᱟᱠᱚᱣᱟ ᱢᱮᱱᱠᱷᱟᱱ ᱯᱟᱸᱪ ᱱᱚᱢᱵᱚᱨ ᱯᱚᱭᱮᱱᱴ ᱨᱮ ᱞᱟᱹᱭ ᱟᱠᱟᱫᱟ ᱡᱮ ᱩᱱᱠᱩ ᱥᱟᱞᱟᱜ ᱢᱤᱰᱤᱭᱟ ᱪᱮᱱᱮᱞ ᱦᱩᱭ ᱦᱚᱪᱚ ᱩᱱᱤ ᱟᱨ ᱵᱟᱝ ᱡᱟᱦᱟᱸᱭ ᱠᱚ ᱦᱩᱭ ᱦᱚᱪᱚ ᱩᱱᱤ ᱠᱳᱱᱳ ᱨᱚᱠᱚᱢ ᱩᱱᱠᱩ ᱟᱨᱠᱤ ᱩᱱᱠᱩᱣᱟᱜ ᱠᱟᱛᱷᱟ ᱟᱞᱚ ᱠᱚ ᱥᱟᱵ ᱨᱟᱠᱟᱵ ᱢᱟ ᱥᱮ ᱩᱱᱠᱩ ᱟᱞᱚ ᱠᱚ ᱜᱚᱲᱚ ᱟᱠᱚ ᱢᱟ ᱢᱮᱱᱠᱷᱟᱱ ᱢᱤᱰᱤᱭᱟ ᱪᱮᱱᱮᱞ ᱪᱮᱫ ᱮ ᱥᱟᱵ ᱨᱟᱠᱟᱵᱟ ᱵᱟᱭ ᱥᱟᱵ ᱨᱟᱠᱟᱵᱟ ᱢᱤᱰᱤᱭᱟ ᱪᱮᱱᱮᱞ ᱪᱮᱫ ᱮ ᱩᱫᱩᱜᱟ ᱵᱟᱭ ᱩᱫᱩᱜᱟ ᱚᱱᱟ ᱠᱤ ᱟᱹᱫᱤᱵᱟᱹᱥᱤ ᱥᱮᱸᱜᱮᱞ ᱚᱵᱷᱤᱡᱟᱱ ᱴᱷᱮᱱ ᱥᱮᱬᱟᱭ ᱦᱩᱭᱩᱜᱚᱜᱼᱟ ᱢᱤᱫᱴᱟᱝ ᱢᱤᱰᱤᱭᱟ ᱪᱮᱱᱮᱞ ᱠᱤ ᱵᱟᱭ ᱴᱷᱤᱠᱟᱹ ᱫᱟᱲᱮᱭᱟᱜᱼᱟ ᱡᱮ ᱟᱡ ᱚᱠᱟ ᱥᱟᱛᱟᱢ ᱵᱟᱵᱚᱫ ᱛᱮ ᱠᱟᱛᱷᱟᱭ ᱨᱟᱠᱟᱵᱟ ᱚᱠᱟ ᱥᱟᱛᱟᱢᱮ ᱩᱫᱩᱜᱟ ᱚᱱᱟ ᱫᱚ ᱢᱤᱰᱤᱭᱟ ᱪᱮᱱᱮᱞᱟᱜ ᱠᱟᱹᱢᱤ ᱠᱟᱱᱟ ᱢᱤᱰᱤᱭᱟ ᱪᱮᱱᱮᱞ ᱮ ᱴᱷᱟᱹᱣᱠᱟᱹᱭᱟ ᱡᱮ ᱟᱡ ᱚᱠᱟᱴᱟᱜ ᱴᱚᱯᱤᱠ ᱟᱛᱮ ᱵᱷᱤᱰᱤᱭᱳᱭ ᱠᱚᱨᱟᱣᱟ ᱵᱟᱭ ᱠᱚᱨᱟᱣᱟ ᱚᱱᱟ ᱫᱚ ᱚᱠᱚᱭ ᱥᱚᱝᱜᱚᱴᱷᱚᱱᱟ ᱥᱮ ᱚᱠᱚᱭᱟᱜ ᱦᱚᱸ ᱫᱟᱭᱵᱷᱟᱨ ᱫᱚ ᱵᱟᱝ ᱠᱟᱱ ᱛᱟᱭᱟ ᱟᱨ ᱢᱤᱰᱤᱭᱟ ᱪᱮᱱᱮᱞ ᱡᱩᱫᱤ ᱟᱢ ᱱᱚᱣᱟ ᱢᱮᱛᱟᱣ ᱠᱚᱣᱟ ᱡᱮ ᱱᱚᱣᱟ ᱟᱞᱚᱯᱮ ᱩᱫᱩᱜᱟ ᱥᱮ ᱱᱩᱠᱩ ᱟᱞᱚᱯᱮ ᱩᱫᱩᱜ ᱠᱚᱣᱟ ᱛᱟᱨ ᱢᱟᱱᱮ ᱪᱮᱫ ᱩᱱᱠᱩᱣᱟᱜ ᱠᱟᱛᱷᱟ ᱡᱩᱫᱤ ᱵᱟᱝ ᱥᱟᱵ ᱨᱟᱠᱟᱵᱚᱜᱼᱟ ᱚᱱᱟ ᱠᱚ ᱠᱟᱛᱷᱟ ᱡᱩᱫᱤ ᱤᱧ ᱥᱟᱢᱟᱝ ᱨᱮ ᱵᱟᱝ ᱦᱮᱡ ᱠᱚᱜᱼᱟ ᱮᱸᱰᱮᱠᱷᱟᱱ ᱪᱮᱫ ᱩᱠᱩ ᱨᱮᱱᱟᱜ ᱛᱟᱦᱮᱸ ᱠᱟᱱᱟ ᱠᱩᱠᱞᱤ ᱛᱚ ᱠᱟᱱ ᱜᱮᱭᱟ ᱱᱚᱰᱮ ᱚᱱᱟ ᱥᱟᱶ ᱥᱟᱶᱛᱮ ᱟᱨᱦᱚᱸ ᱢᱤᱫᱴᱟᱝ ᱠᱟᱛᱷᱟ ᱱᱚᱰᱮ ᱞᱟᱹᱭ ᱛᱚᱨᱟᱣᱟᱜ ᱠᱟᱹᱱᱟᱹᱧ ᱡᱮ ᱢᱤᱰᱤᱭᱟ ᱪᱮᱱᱮᱞᱟᱜ ᱪᱮᱫ ᱩᱫᱩᱜ ᱜᱟᱱᱚᱜᱼᱟ ᱵᱟᱝ ᱜᱟᱱᱚᱜᱼᱟ ᱚᱱᱟ ᱫᱚ ᱯᱟᱞᱮᱱ ᱢᱤᱰᱤᱭᱟ ᱪᱮᱱᱮᱞ ᱨᱮ ᱡᱟᱦᱟᱸᱭ ᱠᱚ ᱠᱟᱹᱢᱤ ᱠᱟᱱᱟ ᱩᱱᱠᱩ ᱠᱟᱹᱢᱤᱭᱟᱹ ᱠᱚ ᱴᱷᱤᱠ ᱥᱟᱺᱦᱤᱡ ᱠᱚ ᱵᱟᱲᱟᱭᱟ ᱡᱮ ᱚᱠᱟ ᱩᱫᱩᱜ ᱜᱟᱱᱚᱜᱼᱟ ᱚᱠᱟ ᱩᱫᱩᱜ ᱵᱟᱝ ᱜᱟᱱᱚᱜᱼᱟ ᱚᱸᱰᱮ ᱡᱩᱫᱤ ᱥᱮᱸᱜᱮᱞ ᱚᱵᱷᱤᱡᱟᱱᱮ ᱢᱮᱱᱟ ᱱᱩᱭᱟᱜ ᱫᱚ ᱟᱞᱚᱯᱮ ᱩᱫᱩᱜᱟ ᱤᱧᱟᱹᱜ ᱩᱫᱩᱜ ᱯᱮ ᱱᱚᱣᱟ ᱩᱫᱩᱜ ᱯᱮ ᱮᱸᱰᱮᱠᱷᱟᱱ ᱛᱚ ᱱᱚᱣᱟ ᱛᱚ ᱢᱟᱱᱟᱱ ᱥᱳᱭ ᱫᱚ ᱵᱟᱝ ᱦᱩᱭ ᱞᱮᱱᱟ ᱱᱚᱰᱮ ᱟᱨᱦᱚᱸ ᱢᱤᱫᱴᱟᱝ ᱠᱩᱠᱞᱤ ᱥᱟᱱᱛᱟᱞᱤ ᱢᱤᱰᱤᱭᱟ ᱪᱮᱛᱟᱱ ᱨᱮ ᱟᱹᱫᱤᱵᱟᱹᱥᱤ ᱥᱮᱸᱜᱮᱞ ᱚᱵᱷᱤᱡᱟᱱᱮ ᱠᱮᱥ ᱠᱮᱫᱟᱭ ᱢᱮᱱᱫᱚ ᱡᱟᱦᱟᱸᱭ ᱵᱤᱨᱩᱫᱷ ᱨᱮ ᱠᱮᱥ ᱨᱮᱱᱟᱜ ᱠᱟᱛᱷᱟ ᱛᱟᱦᱮᱸ ᱠᱟᱱᱟ ᱡᱟᱦᱟᱸᱭ ᱠᱚ ᱞᱟᱹᱭ ᱠᱮᱫᱟ ᱱᱚᱣᱟ ᱠᱟᱛᱷᱟ ᱡᱮ ᱟᱹᱫᱤᱵᱟᱹᱥᱤ ᱥᱮᱸᱜᱮᱞ ᱚᱵᱷᱤᱡᱟᱱ ᱥᱚᱛᱛᱚᱨ ᱞᱟᱠᱷ ᱴᱟᱠᱟᱭ ᱦᱟᱛᱟᱣ ᱟᱠᱟᱫᱟ ᱡᱟᱦᱟᱸᱭ ᱚᱸᱰᱮ ᱨᱮᱱ ᱢᱟᱹᱞᱤᱠ ᱯᱚᱠᱠᱷᱚ ᱠᱟᱱᱟ ᱠᱚ ᱩᱱᱠᱩ ᱠᱚ ᱞᱟᱹᱭ ᱠᱮᱫᱟ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱡᱚᱛᱚ ᱦᱚᱲ ᱠᱚ ᱦᱟᱛᱟᱣ ᱟᱠᱟᱫᱟ ᱩᱱᱠᱩ ᱪᱮᱛᱟᱱ ᱨᱮ ᱠᱮᱥ ᱵᱟᱝ ᱦᱩᱭ ᱞᱮᱱᱟ ᱦᱩᱭᱱᱟ ᱚᱠᱚᱭ ᱱᱚᱣᱟ ᱠᱚ ᱠᱟᱛᱷᱟ ᱡᱟᱦᱟᱸᱭ ᱠᱚ ᱥᱟᱵ ᱨᱟᱠᱟᱵ ᱠᱮᱫᱟ ᱥᱟᱱᱛᱟᱞᱤ ᱢᱤᱰᱤᱭᱟ ᱪᱮᱱᱮᱞ ᱩᱱᱠᱩ ᱪᱮᱛᱟᱱ ᱨᱮ ᱮᱸᱰᱮᱠᱷᱟᱱ ᱱᱚᱣᱟ ᱫᱟᱨᱟᱡᱽ ᱛᱮ ᱫᱤᱥᱚᱢ ᱦᱚᱲ ᱟᱯᱮ ᱪᱮᱫ ᱯᱮ ᱵᱩᱡᱽ ᱫᱟᱲᱮᱭᱟᱜ ᱠᱟᱱᱟ ᱢᱟᱥᱮ ᱵᱷᱟᱞᱟ ᱟᱯᱮ ᱜᱮ ᱵᱤᱪᱟᱹᱨ ᱛᱟᱵᱚᱱ ᱯᱮ ᱢᱟ ᱮᱱᱠᱷᱟᱱ ᱱᱤᱭᱟᱹ ᱵᱷᱤᱰᱤᱭᱳ ᱨᱮᱫᱚ ᱱᱤᱱᱟᱹᱜ ᱦᱟᱹᱵᱤᱡ ᱜᱮ ᱟᱨ ᱱᱚᱝᱠᱟ ᱜᱮ ᱥᱟᱶᱨᱮ ᱛᱟᱦᱮᱱ ᱛᱟᱵᱚᱱ ᱯᱮ ᱧᱟᱯᱟᱢ ᱟᱵᱚᱱ ᱫᱟᱨᱟᱭ ᱠᱟᱱ ᱵᱷᱤᱰᱤᱭᱳ ᱨᱮ